ᱵᱟᱭᱤᱠ ᱢᱮᱱᱟᱜ ᱟᱠᱟᱫᱼᱟ ᱟᱨ ᱠᱟᱠᱟ ᱛᱟᱹᱠᱤᱱ ᱦᱟᱸᱜ ᱪᱮᱫ ᱪᱚ ᱵᱟᱡᱟᱨ ᱥᱮᱫ ᱠᱷᱚᱱ ᱦᱟᱸᱜ ᱠᱤᱱ ᱵᱷᱮᱡᱟ ᱟᱠᱟᱫ ᱦᱟᱸᱜ ᱵᱚᱥ ᱛᱮ ᱟᱫᱚ ᱚᱱᱟ ᱤᱫᱤ ᱜᱮ ᱦᱟᱸᱜ ᱱᱚᱰᱮ ᱞᱤᱧ ᱦᱮᱡ ᱟᱠᱟᱱᱟ ᱵᱚᱞᱚ ᱛᱟᱨᱟ ᱧᱚᱜ ᱟᱠᱟᱱᱟᱞᱤᱧ ᱦᱟᱸᱜ ᱱᱚᱣᱟ ᱟᱹᱛᱩ ᱫᱚ ᱦᱩᱭᱩᱜ ᱠᱟᱱᱟ ᱦᱟᱸᱜ ᱜᱩᱫᱷᱤ ᱱᱟᱹᱲᱤ ᱟᱨ ᱜᱩᱫᱷᱤ ᱱᱟᱹᱲᱤ ᱟᱹᱛᱩ ᱨᱮᱜᱮ ᱦᱟᱸᱜ ᱢᱮᱱᱟᱜ ᱟᱠᱟᱫ ᱞᱤᱧᱟ ᱱᱤᱛᱚᱜ ᱫᱚ ᱠᱟᱠᱟ ᱛᱟᱹᱠᱤᱱᱤᱡ ᱦᱩᱰᱤᱧᱤᱡ ᱜᱤᱫᱽᱨᱟᱹ ᱟᱹᱜᱩ ᱦᱟᱸᱜ ᱞᱤᱧ ᱪᱟᱞᱟᱜ ᱠᱟᱱᱟ ᱦᱳᱥᱴᱮᱞ ᱛᱮ ᱟᱨ ᱤ ᱠᱮ ᱣᱟᱭ ᱥᱤ ᱛᱟᱭ ᱵᱟᱭ ᱤᱭᱟᱹ ᱦᱩᱭ ᱟᱠᱟᱱᱟ ᱛᱚ ᱚᱱᱟ ᱵᱟᱠᱷᱨᱟ ᱛᱮᱞᱤᱧ ᱥᱮᱱᱚᱜ ᱠᱟᱱᱟ ᱦᱟᱸᱜ ᱟᱹᱜᱩ ᱟᱨ ᱴᱷᱤᱠ ᱜᱮᱭᱟ ᱛᱚᱵᱮ ᱵᱤᱴᱤ ᱢᱟ ᱵᱷᱤᱛᱨᱤ ᱥᱮᱫ ᱨᱮ ᱢᱮᱱᱟᱜ ᱟᱠᱟᱫᱮ

ᱛᱚ ᱯᱷᱟᱭᱱᱟᱞᱤ ᱜᱟᱛᱮ ᱠᱚ ᱥᱠᱩᱞ ᱥᱮᱴᱮᱨ ᱦᱩᱭᱱᱟ ᱟᱨ ᱜᱟᱹᱰᱤ ᱞᱟᱜᱟᱛᱮ ᱯᱩᱨᱟᱹ ᱢᱮᱫᱦᱟ ᱠᱚ ᱜᱚᱥᱚ ᱜᱮ ᱧᱮᱞᱚᱜ ᱠᱟᱱᱟ ᱛᱟᱵᱚᱱ ᱛᱚ ᱴᱷᱤᱠ ᱜᱮᱭᱟ ᱟᱹᱞᱤᱧ ᱵᱷᱤᱛᱨᱤ ᱥᱮᱫ ᱞᱤᱧ ᱵᱚᱞᱚ ᱞᱮᱱᱜᱮ ᱟᱨ ᱤᱫᱤᱞᱤᱧ ᱢᱮᱱᱮᱫᱼᱟ ᱱᱟᱦᱟᱜ ᱟᱨ ᱜᱤᱫᱽᱨᱟᱹ ᱠᱚ ᱟᱲᱟᱜᱮᱫ ᱠᱚᱣᱟ ᱪᱮ ᱵᱟᱝᱟ ᱜᱟᱨᱰᱤᱭᱟᱱ ᱵᱟᱠᱷᱟᱱ ᱢᱟ ᱵᱟᱠᱚ ᱟᱲᱟᱜ ᱠᱚᱣᱟ ᱛᱚ ᱴᱷᱤᱠ ᱜᱮᱭᱟ ᱧᱮᱞ ᱜᱮ ᱟᱲᱟᱜᱮᱫ ᱠᱚᱣᱟ ᱪᱮ ᱱᱟᱦᱟᱜ ᱠᱚ ᱵᱟᱝᱜᱮ ᱛᱚ ᱵᱚᱞᱚ ᱞᱮᱱ ᱜᱮᱞᱤᱧ ᱛᱚ ᱱᱩᱭ ᱠᱟᱱᱟᱭ ᱫᱟᱠᱟᱢ ᱡᱚᱢ ᱟᱠᱟᱫ ᱪᱮ ᱵᱟᱝ ᱡᱚᱢ ᱟᱠᱟᱫ ᱦᱩᱸ ᱦᱩᱸ ᱛᱚ ᱠᱟᱛᱷᱟ ᱫᱚ ᱛᱟᱵᱚᱱ ᱱᱚᱝᱠᱟ ᱦᱩᱭ ᱟᱠᱟᱱᱟ ᱠᱤ ᱜᱤᱫᱽᱨᱟᱹ ᱵᱟᱠᱚ ᱟᱲᱟᱜ ᱞᱮᱫᱮᱭᱟ ᱟᱹᱰᱤ ᱫᱩᱠ ᱨᱮᱱᱟᱜ ᱠᱟᱛᱷᱟ ᱟᱨ ᱩᱱᱟᱹᱜ ᱞᱤᱧ ᱨᱤᱠᱩᱭᱮᱥᱴ ᱵᱟᱲᱟ ᱠᱮᱫ ᱠᱚᱜᱮ ᱦᱮᱰ ᱥᱟᱨ ᱛᱟᱠᱚ ᱵᱟᱠᱚ ᱟᱲᱟᱜ ᱞᱮᱫᱮᱭᱟ ᱛᱮᱦᱮᱧ ᱟᱨ ᱢᱮᱱ ᱠᱮᱫᱼᱟ ᱠᱚ ᱜᱟᱯᱟ ᱢᱮᱭᱟᱝ ᱦᱤᱡᱩᱜ ᱵᱮᱱ ᱟᱨ ᱱᱚᱰᱮ ᱦᱚᱸ ᱟᱹᱰᱤ ᱡᱤᱞᱤᱧ ᱦᱚᱨ ᱠᱟᱱᱟ ᱟᱨ ᱛᱮᱦᱮᱧ ᱵᱮᱠᱟᱨ ᱞᱤᱧ ᱦᱮᱡ ᱮᱱᱟ ᱟᱨᱦᱚᱸ ᱜᱟᱯᱟ ᱞᱤᱧ ᱦᱤᱡᱩᱜᱼᱟ ᱵᱮᱠᱟᱨ ᱛᱚ ᱵᱟᱹᱞᱤᱧ ᱤᱫᱤᱭᱮ ᱠᱟᱱᱟ ᱟᱨ ᱛᱚ ᱟᱡ ᱜᱮᱵᱚ ᱠᱩᱞᱤᱭᱟ ᱪᱮᱫ ᱞᱮᱠᱟᱢ ᱵᱩᱡᱷᱟᱹᱣᱮᱫᱼᱟ ᱞᱟᱹᱭ ᱢᱮ ᱪᱮᱫ ᱞᱮᱠᱟᱢ ᱵᱩᱡᱷᱟᱹᱣᱮᱫᱼᱟ ᱟᱹᱲᱤᱥ ᱠᱚ ᱵᱟᱹᱧ ᱵᱩᱡᱷᱟᱹᱣᱮᱫᱼᱟ ᱵᱟᱢ ᱵᱩᱡᱷᱟᱹᱣᱮᱫᱼᱟ ᱛᱚ ᱟᱞᱚᱢ ᱟᱹᱲᱤᱥᱚᱜᱼᱟ ᱦᱮᱞᱟ

ᱜᱷᱟᱨᱚᱸᱡᱽ ᱡᱷᱟᱹᱞᱤ ᱦᱮᱡ ᱧᱚᱜ ᱟᱠᱟᱱᱟ ᱦᱮᱸ ᱟᱨ ᱚᱱᱟ ᱠᱚᱞᱮᱡᱽ ᱡᱚᱛᱚ ᱥᱤᱞᱟᱹᱧ ᱮᱢ ᱞᱮᱫ ᱛᱟᱦᱮᱸᱫ ᱵᱟᱹᱧ ᱤᱫᱤ ᱟᱠᱟᱫ ᱛᱟᱦᱮᱸᱫ ᱛᱚ ᱠᱚᱨᱚᱱᱡᱤᱧ ᱦᱮᱡ ᱧᱚᱜ ᱟᱠᱟᱱᱟ ᱟᱨ ᱴᱟᱭᱤᱢ ᱦᱩᱭᱩᱜ ᱠᱟᱱᱟ ᱱᱤᱛᱚᱜ ᱪᱟᱨᱴᱟ ᱟᱨ ᱟᱹᱭᱩᱵ ᱜᱚᱫᱚᱜ ᱟᱹᱞᱤᱧ ᱪᱮ ᱱᱟᱦᱟᱜ ᱚᱠᱟ ᱞᱮᱠᱟ ᱟᱨ ᱱᱮᱛᱟᱨᱟᱜ ᱫᱤᱱ ᱢᱟᱯᱮ ᱵᱟᱲᱟᱭ ᱜᱮᱭᱟ ᱞᱚᱜᱚᱱ ᱜᱮ ᱟᱹᱭᱩᱵᱚᱜᱼᱟ ᱟᱨ ᱠᱤᱪᱷᱤ ᱢᱟᱨᱠᱮᱴᱤᱝ ᱞᱟᱹᱜᱤᱫ ᱞᱤᱧ ᱦᱟᱴ ᱞᱤᱧ ᱵᱚᱞᱚ ᱛᱚᱨᱟ ᱧᱚᱜᱚᱜᱼᱟ ᱟᱨ ᱛᱮᱦᱮᱧ ᱢᱟ ᱥᱚᱱᱰᱮ ᱠᱟᱱᱟ ᱦᱟᱸᱰᱮ ᱥᱟᱦᱟᱨ ᱯᱟᱲᱟ ᱨᱮ ᱱᱟᱦᱟᱜ ᱟᱨ ᱧᱮᱞ ᱟᱵᱚ ᱪᱮᱫ ᱠᱚ ᱠᱤᱨᱤᱧ ᱵᱟᱲᱟ ᱦᱩᱭᱩᱜ ᱠᱟᱱᱟ ᱟᱨ ᱱᱤᱛᱚᱜ ᱱᱚᱣᱟ ᱠᱚᱨᱚᱱᱡᱮ ᱠᱷᱚᱱ ᱞᱮ ᱚᱰᱚᱠ ᱩᱛᱟᱹᱨᱚᱜ ᱞᱟᱹᱜᱤᱫᱚᱜ A few moments later. ᱛᱚ ᱜᱟᱭᱥ ᱯᱷᱟᱭᱱᱟᱞᱮ ᱚᱲᱟᱜ ᱛᱮ ᱥᱮᱴᱮᱨ ᱦᱩᱭᱮᱱᱟ ᱟᱨ ᱱᱟᱥᱮ ᱫᱷᱟᱨᱟ ᱞᱤᱧ ᱵᱤᱞᱚᱢ ᱧᱚᱜ ᱜᱚᱫ ᱮᱱᱟ ᱟᱨ ᱟᱹᱭᱩᱵ ᱦᱚᱸ ᱟᱹᱭᱩᱵ ᱧᱚᱜ ᱜᱚᱫ ᱮᱱᱟ ᱱᱚᱜᱼᱚᱭ ᱛᱟᱨᱟ ᱯᱮ ᱧᱮᱞ ᱫᱟᱲᱮᱭᱟᱜ ᱠᱟᱱ ᱜᱮᱭᱟ ᱟᱨ ᱨᱟᱵᱟᱝ ᱠᱟᱱᱟ ᱥᱮ ᱟᱨ ᱩᱱᱟᱹᱜ ᱥᱯᱤᱰ ᱛᱮᱦᱚᱸ ᱵᱟᱹᱞᱤᱧ ᱦᱮᱡ ᱞᱮᱱᱟ ᱵᱟᱹᱭ ᱵᱟᱹᱭ ᱫᱷᱟᱨᱟ ᱛᱮᱞᱤᱧ ᱦᱮᱡ ᱮᱱᱟ ᱟᱨ ᱟᱹᱰᱤ ᱫᱚᱢᱮ ᱨᱟᱵᱟᱝ ᱠᱟᱱᱟ ᱟᱨ ᱟᱯᱮ ᱥᱮᱫ ᱛᱤᱱᱟᱹᱜ ᱡᱳᱨ ᱨᱟᱵᱟᱝ ᱠᱟᱱᱟ ᱛᱟᱵᱚᱱ ᱠᱚᱢᱮᱱᱴ ᱠᱟᱛᱮ ᱞᱟᱹᱭᱟᱹᱧ ᱛᱟᱵᱚᱱ ᱯᱮ ᱟᱨ ᱴᱷᱤᱠ ᱜᱮᱭᱟ ᱛᱚᱵᱮ ᱛᱮᱦᱮᱧᱟᱜ ᱵᱷᱤᱰᱤᱭᱳ ᱫᱚ ᱱᱤᱝᱠᱟᱹ ᱫᱷᱟᱨᱟ ᱜᱮ ᱟᱨ ᱧᱟᱯᱟᱢ ᱵᱚ ᱱᱮᱠᱥᱴ ᱵᱷᱞᱚᱜ ᱵᱷᱤᱰᱤᱭᱳ ᱨᱮ